ᱡᱟᱦᱟᱸ ᱟᱯᱮ ᱥᱟᱱᱟᱢ ᱠᱚ ᱱᱚᱣᱟ ᱨᱚᱠ ᱠᱮᱢᱮᱨᱟ ᱚᱯᱷᱤᱥᱤᱭᱟᱞ ᱤᱭᱩᱴᱩᱵᱽ ᱯᱟᱦᱴᱟ ᱠᱷᱚᱱᱟᱜ ᱥᱟᱹᱜᱩᱱ ᱫᱟᱨᱟᱢ ᱟᱨ ᱟᱯᱮ ᱱᱚᱣᱟ ᱯᱮ ᱧᱮᱞᱮᱫᱼᱟ ᱱᱚᱜᱼᱚᱭ ᱪᱤᱛᱟᱹᱨ ᱱᱚᱣᱟ ᱦᱩᱭᱩᱜ ᱠᱟᱱᱟ ᱠᱮᱣᱡᱷᱚᱨ ᱦᱚᱱᱚᱛ ᱨᱮᱱᱟᱝ ᱦᱚᱨᱤᱪᱚᱱᱫᱚᱱᱯᱩᱨ ᱵᱚᱱᱚᱛ ᱨᱮᱱᱟᱝ ᱥᱟᱨᱡᱚᱢ ᱯᱤᱲ ᱴᱚᱴᱷᱟ ᱨᱮᱱᱟᱝ ᱟᱹᱠᱩᱯᱟᱲ ᱟᱹᱛᱩ ᱨᱮ ᱱᱚᱣᱟ ᱫᱩᱯᱲᱩᱵ ᱦᱩᱭ ᱥᱟᱹᱛ ᱞᱮᱱᱟ ᱱᱮ ᱦᱟᱹᱞᱤ ᱜᱮ ᱪᱟᱞᱟᱣᱮᱱ ᱤᱝᱨᱮᱡᱤ ᱢᱟᱹᱦᱤᱛ ᱵᱟᱭᱤᱥ ᱯᱟᱸᱪ ᱫᱩ ᱦᱟᱡᱟᱨ ᱛᱮᱭᱤᱥ ᱥᱚᱢᱵᱟᱨ ᱵᱟᱝᱢᱟ ᱚᱛᱮ ᱢᱟᱦᱟᱸ ᱦᱤᱞᱚᱜ ᱱᱚᱣᱟ ᱫᱩᱯᱩᱲᱩᱵ ᱟᱱᱚᱱᱫᱚᱯᱩᱨ ᱡᱚᱱ ᱵᱤᱭᱚ ᱟᱥᱮᱠᱟ ᱯᱟᱦᱴᱟ ᱠᱷᱚᱱᱟᱜ ᱫᱩᱯᱩᱲᱩᱵ ᱫᱚᱦᱚ ᱥᱟᱹᱛ ᱞᱮᱱᱟ ᱟᱨ ᱱᱚᱣᱟ ᱫᱩᱯᱩᱲᱩᱵ ᱨᱮ ᱱᱤᱭᱟᱹ ᱟᱠᱟᱯᱟᱠᱤ ᱥᱟᱨᱡᱚᱢ ᱯᱮᱲ ᱨᱤᱱ ᱛᱩᱨᱩᱭ ᱜᱚᱴᱟ ᱟᱹᱛᱩ ᱨᱤᱱ ᱢᱚᱬᱮ ᱢᱟᱯᱟᱹᱡᱤ ᱠᱚ ᱥᱟᱶᱛᱮ ᱟᱠᱚ ᱨᱤᱱ ᱡᱩᱨᱤ ᱡᱚᱛᱟ ᱠᱚ ᱦᱮᱡ ᱥᱮᱴᱮᱨ ᱞᱮᱱᱟ ᱟᱨ ᱱᱚᱣᱟ ᱫᱩᱯᱩᱲᱩᱵ ᱨᱮ ᱜᱟᱞᱚᱪ ᱠᱚ ᱫᱚᱦᱚ ᱞᱮᱫᱼᱟ ᱫᱩ ᱦᱟᱡᱟᱨ ᱯᱚᱸᱪᱤᱥ ᱥᱟᱞ ᱨᱮᱱᱟᱜ ᱡᱚᱥ ᱚᱞᱪᱤᱠᱤ ᱤᱫᱤ ᱠᱟᱛᱮᱫ ᱫᱩ ᱦᱟᱡᱟᱨ ᱯᱚᱸᱪᱤᱥ ᱥᱟᱞ ᱨᱮ ᱥᱟᱭ ᱥᱮᱨᱢᱟ ᱯᱩᱨᱟᱹᱜ ᱠᱟᱱ ᱡᱚᱥ ᱚᱞ ᱪᱤᱠᱤ ᱪᱮᱫ ᱞᱮᱠᱟᱛᱮ ᱱᱚᱣᱟ ᱢᱤᱥᱚᱱ ᱜᱩᱞᱴᱷᱩᱜᱼᱟ ᱵᱟᱝᱢᱟ ᱯᱩᱨᱟᱹᱜᱼᱟ ᱚᱱᱟ ᱞᱮᱠᱟᱛᱮ ᱟᱱᱚᱱᱫᱚᱯᱩᱨ ᱡᱳᱱ ᱰᱤᱭᱳ ᱟᱥᱮᱠᱟ ᱱᱚᱣᱟ ᱥᱟᱯᱲᱟᱣ ᱫᱚᱦᱚ ᱞᱮᱫᱟᱭ ᱟᱨ ᱱᱚᱣᱟ ᱥᱟᱯᱲᱟᱣ ᱨᱮ ᱛᱩᱨᱩᱭ ᱜᱚᱴᱟᱝ ᱟᱹᱛᱩ ᱦᱟᱭᱟᱨᱯᱩᱨ ᱠᱩᱥᱩᱢ ᱡᱩᱲᱤ ᱱᱚᱫᱤ ᱱᱩᱪᱟᱹ ᱪᱮᱛᱟᱱ ᱟᱹᱠᱩᱯᱟᱲ ᱞᱟᱛᱟᱨ ᱟᱹᱠᱩᱯᱟᱲ ᱠᱷᱚᱲᱤ ᱵᱟᱦᱟᱲᱤ ᱟᱨ ᱱᱚᱝᱠᱟᱜᱮ ᱟᱭᱢᱟ ᱟᱹᱛᱩ ᱠᱚᱨᱮᱱ ᱠᱤᱪᱷᱩ ᱢᱟᱹᱡᱷᱤ ᱦᱚᱸᱠᱚ ᱥᱮᱴᱮᱨ ᱞᱮᱱᱟ ᱟᱨ ᱱᱚᱣᱟ ᱫᱩᱯᱲᱩᱵ ᱨᱮ ᱱᱚᱣᱟ ᱜᱮ ᱞᱟᱹᱭ ᱥᱚᱫᱚᱨ ᱟᱠᱟᱱ ᱡᱮ ᱦᱤᱡᱩᱜ ᱠᱟᱱ ᱫᱩ ᱦᱟᱡᱟᱨ ᱯᱚᱸᱪᱤᱥ ᱥᱟᱞ ᱡᱚᱥ ᱚᱞ ᱪᱤᱠᱤ ᱢᱤᱥᱚᱱ ᱪᱮᱫ ᱞᱮᱠᱟ ᱛᱮᱵᱚᱱ ᱯᱩᱨᱟᱹᱣᱟ ᱟᱫᱚ ᱱᱚᱰᱮ ᱧᱮᱞᱚᱜᱚᱜ ᱠᱟᱱᱟ ᱢᱤᱫᱴᱟᱱ ᱠᱟᱛᱷᱟ ᱟᱱᱚᱱᱫᱚᱯᱩᱨ ᱡᱳᱱ ᱵᱤ ᱳ ᱟᱥᱮᱠᱟ ᱯᱟᱦᱴᱟ ᱠᱷᱚᱱᱟᱜ ᱧᱮᱞᱚᱜᱚᱜ ᱠᱟᱱᱟ ᱡᱮ ᱱᱚᱣᱟ ᱯᱨᱚᱛᱮᱠ ᱟᱹᱛᱩ ᱨᱮᱱ ᱢᱩᱛᱩᱞ ᱠᱷᱩᱱᱴᱤ ᱢᱮᱱᱢᱟ ᱢᱚᱬᱮ ᱢᱟᱯᱟᱡᱤ ᱠᱚ ᱡᱮ ᱯᱚᱨᱡᱚᱱᱛᱚ ᱵᱟᱠᱚ ᱥᱮᱪᱮᱫᱚᱜᱼᱟ ᱩᱱ ᱫᱷᱟᱹᱨᱤᱡ ᱫᱚ ᱱᱚᱣᱟ ᱡᱚᱥ ᱚᱞ ᱪᱤᱠᱤ ᱢᱤᱥᱚᱱ ᱞᱟᱲᱟᱣ ᱚᱱᱟ ᱫᱚ ᱟᱹᱰᱤ ᱢᱩᱥᱠᱤᱞ ᱜᱮᱭᱟ ᱟᱫᱚ ᱱᱚᱣᱟ ᱩᱭᱦᱟᱹᱨ ᱠᱟᱛᱮᱫ ᱱᱚᱣᱟ ᱥᱟᱨᱡᱚᱢ ᱯᱤᱲ ᱴᱚᱴᱷᱟ ᱨᱮ ᱟᱹᱠᱩᱯᱟᱲ ᱟᱹᱛᱩ ᱨᱮ ᱱᱚᱣᱟ ᱫᱩᱯᱩᱲᱩᱵ ᱮ ᱫᱚᱦᱚ ᱞᱮᱫᱼᱟ ᱟᱱᱚᱱᱫᱚ ᱯᱚᱨᱡᱚᱱ ᱵᱤ ᱳ ᱟᱥᱮᱠᱟ ᱨᱮᱱ ᱠᱟᱹᱢᱤᱭᱟᱹ ᱠᱚᱲᱟ ᱠᱩᱲᱤ ᱠᱚ ᱟᱨ ᱱᱚᱣᱟ ᱫᱩᱯᱩᱲᱩᱵ ᱴᱷᱟᱶ ᱨᱮ ᱢᱚᱬᱮ ᱢᱟᱯᱟᱡᱤ ᱠᱚ ᱥᱮᱴᱮᱨ ᱞᱮᱱᱟ ᱟᱨ ᱱᱚᱰᱮ ᱵᱤ ᱳ ᱟᱥᱮᱠᱟ ᱯᱟᱦᱴᱟ ᱠᱷᱚᱱᱟᱜ ᱯᱷᱨᱤ ᱛᱮ ᱢᱚᱬᱮ ᱢᱟᱯᱟᱡᱤ ᱠᱚ ᱵᱟᱝ ᱢᱟ ᱟᱠᱚ ᱨᱮᱱ ᱡᱩᱨᱤ ᱠᱚ ᱥᱟᱶᱛᱮ ᱥᱮᱪᱮᱫᱚᱜ ᱞᱟᱹᱜᱤᱫ ᱪᱤᱠᱤ ᱟᱹᱨᱥᱤ ᱨᱮᱱᱟᱜ ᱯᱚᱛᱚᱵ ᱮ ᱪᱟᱯᱟᱞ ᱪᱟᱞᱟᱫ ᱠᱚᱣᱟᱭ ᱟᱨ ᱱᱚᱣᱟ ᱪᱟᱯᱟᱞ ᱟᱠᱷᱲᱟ ᱨᱮ ᱥᱮᱞᱮᱫ ᱠᱚ ᱛᱟᱦᱮᱸ ᱠᱟᱱᱟ ᱵᱤᱭᱳ ᱟᱥᱮᱠᱟ ᱨᱮᱱ ᱠᱟᱹᱢᱤᱭᱟᱹ ᱛᱤᱨᱞᱟᱹ ᱦᱚᱯᱚᱱ ᱯᱷᱩᱞᱳᱢᱚᱱᱤ ᱴᱩᱰᱩ ᱨᱟᱭᱢᱚᱱᱤ ᱴᱩᱰᱩ ᱥᱟᱶᱛᱮ ᱠᱩᱱᱛᱤ ᱢᱟᱨᱟᱱᱰᱤ ᱛᱚᱵᱮ ᱱᱩᱠᱩᱧ ᱥᱟᱨᱦᱟᱣ ᱠᱚᱣᱟ ᱱᱚᱣᱟ ᱵᱤᱭᱳ ᱟᱥᱮᱠᱟ ᱯᱟᱦᱴᱟ ᱠᱷᱚᱱᱟᱜ ᱠᱟᱹᱢᱤ ᱟᱹᱰᱤ ᱡᱳᱨᱥᱳᱨ ᱠᱚ ᱞᱟᱲᱟᱣ ᱠᱟᱜᱼᱟ ᱛᱚᱵᱮ ᱱᱚᱣᱟ ᱠᱟᱹᱢᱤ ᱧᱮᱞ ᱛᱮ ᱱᱩᱠᱩ ᱟᱹᱛᱩ ᱠᱚᱨᱮᱱ ᱡᱟᱦᱟᱸᱭ ᱠᱚ ᱥᱮᱴᱮᱨ ᱞᱮᱱᱟ ᱢᱚᱬᱮ ᱢᱟᱯᱟᱡᱤ ᱠᱚ ᱟᱹᱰᱤ ᱨᱟᱹᱥᱠᱟᱹ ᱥᱮ ᱛᱮᱞᱟ ᱟᱛᱮ ᱠᱚ ᱠᱩᱥᱤᱭᱮᱱᱟ ᱟᱨ ᱠᱚ ᱢᱮᱱ ᱠᱮᱫᱟ ᱟᱞᱮ ᱦᱚᱸ ᱱᱚᱣᱟ ᱡᱚᱥ ᱚᱞ ᱪᱤᱠᱤ ᱢᱤᱥᱚᱱ ᱨᱮ ᱟᱹᱰᱤ ᱜᱚᱲᱚ ᱥᱚᱦᱚᱫ ᱞᱮ ᱮᱢᱚᱜᱼᱟ ᱱᱚᱣᱟ ᱠᱤᱨᱟᱹ ᱞᱮ ᱦᱟᱛᱟᱣᱮᱜᱼᱟ ᱢᱮᱱᱛᱮ